ᱛᱮᱦᱮᱧ ᱦᱚᱸ ᱢᱤᱫᱴᱮᱱ ᱥᱮᱨᱮᱧ ᱥᱟᱯᱲᱟᱣ ᱠᱟᱛᱮᱧ ᱦᱮᱡ ᱟᱠᱟᱱ ᱛᱟᱵᱚᱱᱟ ᱟᱫᱚ ᱡᱚᱛᱚ ᱠᱚᱜᱮ ᱛᱮᱦᱮᱧ ᱫᱚ ᱦᱩᱞ ᱡᱚᱦᱟᱨ ᱟᱨ ᱱᱚᱜᱼᱚᱭ ᱚᱠᱟ ᱫᱚ ᱛᱤᱥ ᱡᱩᱱ ᱥᱟᱢᱱᱮ ᱟᱠᱟᱱ ᱛᱟᱵᱚᱱᱟ ᱟᱫᱚ ᱫᱤᱥᱚᱢ ᱵᱚᱭᱦᱟ ᱢᱤᱥᱮᱨᱟ ᱜᱚᱜᱚ ᱵᱟᱵᱟ ᱡᱚᱛᱚ ᱴᱷᱮᱡ ᱜᱮ ᱱᱮᱦᱚᱨ ᱛᱟᱦᱮᱱᱟ ᱱᱮᱥ ᱫᱚ ᱛᱤᱥ ᱡᱩᱱ ᱱᱟᱯᱟᱭ ᱛᱮᱵᱚᱱ ᱢᱟᱱᱟᱣ ᱢᱟ ᱟᱨ ᱱᱚᱣᱟ ᱢᱟᱱᱟᱣ ᱵᱟᱛᱟᱣ ᱜᱮ ᱟᱵᱚ ᱥᱟᱶᱛᱟ ᱟᱹᱨᱤ ᱨᱮᱭᱟᱜ ᱢᱤᱫᱴᱮᱱ ᱟᱹᱱ ᱟᱹᱨᱤ ᱠᱟᱱᱟ ᱟᱫᱚ ᱚᱱᱟᱛᱮ ᱱᱮᱦᱚᱨ ᱦᱩᱞ ᱢᱟᱦᱟ ᱵᱚᱱ ᱢᱟᱱᱟᱣ ᱢᱟ ᱢᱚᱡᱽ ᱥᱟᱺᱦᱤᱡ ᱵᱷᱟᱹᱜᱤ ᱥᱟᱺᱦᱤᱡ ᱛᱮ ᱵᱷᱟᱹᱜᱤ ᱞᱮᱠᱟᱛᱮ ᱞᱮᱠᱤᱱ ᱵᱩᱞ ᱢᱟᱦᱟ ᱫᱚ ᱟᱞᱚ ᱵᱚᱱ ᱢᱟᱱᱟᱣ ᱢᱟ ᱦᱩᱞ ᱢᱟᱦᱟ ᱜᱮ ᱟᱵᱚᱣᱟᱜ ᱢᱟᱱᱟᱣ ᱡᱤᱛᱠᱟᱹᱨ ᱠᱟᱱᱟ ᱵᱩᱞ ᱢᱟᱦᱟ ᱫᱚ ᱟᱵᱚᱣᱟᱜ ᱡᱤᱛᱠᱟᱹᱨ ᱵᱟᱝ ᱠᱟᱱᱟ ᱟᱫᱚ ᱫᱮᱞᱟ ᱢᱤᱫᱴᱮᱱ ᱥᱮᱨᱮᱧᱤᱧ ᱟᱸᱡᱚᱢ ᱟᱵᱚᱱ ᱜᱮ

ᱱᱤᱭᱟᱹ ᱫᱚ ᱱᱚᱰᱮ ᱜᱮᱵᱚᱱ ᱱᱤᱭᱟᱹ ᱵᱷᱤᱰᱤᱭᱳ ᱫᱚ ᱱᱚᱰᱮ ᱜᱮᱵᱚᱱ ᱢᱩᱪᱟᱹᱫ ᱠᱟᱜ ᱠᱟᱱᱟ ᱫᱚᱦᱲᱟ ᱛᱮ ᱦᱩᱞ ᱡᱚᱦᱟᱨ ᱱᱟᱯᱟᱭ ᱵᱟᱲᱮ ᱜᱮᱵᱚᱱ ᱛᱟᱦᱮᱸ ᱠᱚᱜ ᱢᱟ